ᱡᱚᱦᱟᱨ ᱜᱮ ᱟᱨᱦᱚᱸ ᱚᱱᱠᱟ ᱜᱮ ᱦᱟᱸᱜ ᱢᱤᱫ ᱜᱚᱢᱠᱮ ᱵᱚᱱ ᱧᱟᱢ ᱠᱟᱫᱮᱭᱟ ᱛᱮᱦᱮᱧ ᱱᱚᱣᱟ ᱢᱩᱨᱥᱤᱫᱟᱵᱟᱫᱽ ᱡᱮᱞᱟ ᱨᱮᱱᱟᱜ ᱴᱷᱤᱠ ᱱᱚᱣᱟ ᱱᱚᱵᱚᱜᱨᱟᱢ ᱛᱷᱟᱱᱟ ᱨᱮᱱᱟᱜ ᱯᱚᱲᱥᱚᱱᱰᱟ ᱢᱳᱲ ᱴᱷᱤᱠ ᱚᱱᱟ ᱯᱚᱲᱥᱚᱱᱰᱟ ᱢᱳᱲ ᱨᱮᱱᱟᱜ ᱟᱰᱮ ᱯᱟᱥᱮ ᱨᱮᱜᱮ ᱦᱟᱸᱜ ᱢᱤᱫᱴᱮᱱ ᱥᱤᱫᱩ ᱠᱟᱹᱱᱩ ᱵᱷᱚᱵᱚᱱ ᱢᱮᱱᱟᱜᱼᱟ ᱥᱮ ᱥᱤᱫᱩ ᱠᱟᱹᱱᱩᱣᱟᱜ ᱢᱩᱨᱛᱤ ᱦᱚᱸ ᱢᱮᱱᱟᱜᱼᱟ ᱱᱚᱣᱟ ᱦᱚᱸ ᱦᱟᱸᱜ ᱩᱫᱩᱜ ᱦᱩᱭᱩᱜᱼᱟ ᱫᱤᱥᱚᱢ ᱦᱚᱲ ᱡᱚᱛᱚ ᱦᱚᱲ ᱵᱚᱱ ᱧᱮᱞᱟ ᱚᱸᱰᱮ ᱜᱮ ᱟᱨᱦᱚᱸ ᱢᱤᱫ ᱜᱚᱢᱠᱮ ᱵᱚᱱ ᱧᱟᱢ ᱠᱟᱫᱮᱭᱟ ᱱᱩᱭ ᱦᱚᱸ ᱟᱹᱰᱤ ᱜᱟᱹᱠᱷᱩᱲᱟᱱ ᱜᱚᱢᱠᱮ ᱟᱹᱫᱤᱵᱟᱹᱥᱤ ᱥᱟᱶᱛᱟ ᱞᱟᱦᱟᱱᱛᱤ ᱵᱟᱹᱭᱥᱤ ᱨᱮᱱ ᱟᱫᱚ ᱩᱱᱤ ᱥᱟᱶ ᱛᱮᱜᱮ ᱦᱟᱸᱜ ᱛᱮᱦᱮᱧᱟᱜ ᱫᱟᱸᱥᱟᱭ ᱵᱟᱨᱮ ᱛᱮᱵᱚᱱ ᱜᱟᱞᱢᱟᱨᱟᱜᱼᱟ ᱟᱪᱪᱷᱟ ᱜᱚᱢᱠᱮ ᱡᱚᱦᱟᱨ ᱜᱮ ᱦᱮᱸ ᱡᱚᱦᱟᱨ ᱟᱪᱪᱷᱟ ᱜᱚᱝᱠᱮ ᱟᱢᱟᱜ ᱩᱯᱨᱩᱢ ᱠᱟᱹᱴᱤᱡ ᱞᱟᱹᱭ ᱟᱵᱚᱱ ᱢᱮ ᱤᱧ ᱫᱚ ᱥᱳᱱᱟ ᱦᱮᱢᱵᱨᱚᱢ ᱟᱹᱫᱤᱵᱟᱹᱥᱤ ᱥᱟᱶᱛᱟ ᱞᱟᱦᱟᱱᱛᱤ ᱵᱟᱹᱭᱥᱤ ᱡᱮᱴᱟ ᱦᱟᱱᱮ ᱮᱱᱟᱱ ᱠᱷᱚᱱ ᱛᱟᱦᱮᱸ ᱠᱟᱱ ᱱᱚᱣᱟ ᱨᱮᱱ ᱢᱤᱫ ᱥᱚᱦᱮᱫ ᱠᱟᱹᱱᱟᱹᱧ ᱟᱹᱰᱤ ᱢᱟᱲᱟᱝ ᱠᱷᱚᱱ ᱜᱮ ᱱᱚᱣᱟ ᱥᱚᱦᱮᱫ ᱨᱤᱧ ᱥᱮᱞᱮᱫ ᱟᱠᱟᱱᱟ ᱱᱩᱠᱤᱱ ᱚᱠᱚᱭ ᱜᱩᱨ ᱪᱟᱞᱟᱣ ᱟᱠᱟᱱ ᱟᱢᱤᱱ ᱦᱟᱸᱥᱫᱟ ᱟᱨ ᱫᱤᱡᱮᱱᱫᱨᱚᱱᱟᱛᱷ ᱠᱤᱥᱠᱩ ᱱᱩᱠᱤᱱ ᱠᱷᱚᱱ ᱜᱮ ᱤᱧ ᱫᱚ ᱱᱚᱣᱟ ᱟᱥᱮᱠᱟ ᱥᱚᱸᱜᱮ ᱟᱨ ᱟᱥᱯᱟ ᱥᱚᱸᱜᱮ ᱫᱚ ᱡᱚᱯᱲᱟᱣ ᱢᱤᱱᱟᱹᱧᱟ ᱟᱪᱪᱷᱟ ᱜᱚᱢᱠᱮ ᱱᱚᱜᱼᱚᱭ ᱡᱮ ᱛᱮᱦᱮᱧ ᱟᱹᱫᱤᱵᱟᱹᱥᱤ ᱥᱟᱶᱛᱟ ᱞᱟᱦᱟᱱᱛᱤ ᱵᱟᱹᱭᱥᱤ ᱥᱮ ᱟᱹᱫᱤᱵᱟᱹᱥᱤ ᱥᱟᱶᱛᱟ ᱥᱮ ᱞᱟᱠᱪᱟᱨ ᱥᱮᱢᱞᱮᱫ ᱠᱷᱚᱱ ᱛᱮᱦᱮᱧ ᱱᱚᱰᱮ ᱦᱟᱸᱜ ᱫᱟᱸᱥᱟᱭ ᱫᱟᱬᱟ ᱧᱟᱯᱟᱢ ᱢᱤᱫ ᱟᱠᱷᱲᱟ ᱦᱟᱸᱜ ᱥᱟᱵ ᱥᱟᱯᱲᱟᱣ ᱦᱩᱭ ᱠᱟᱱᱟ ᱛᱚ ᱱᱚᱣᱟ ᱫᱚ ᱦᱟᱸᱜ ᱛᱤᱱᱟᱹᱜ ᱫᱤᱱ ᱠᱷᱚᱱ ᱦᱩᱭᱩᱜ ᱠᱟᱱᱟ ᱥᱮ ᱱᱤᱛ ᱦᱟᱹᱵᱤᱡ ᱛᱮᱫᱚ ᱦᱟᱸᱜ ᱛᱤᱱᱟᱹᱜ ᱛᱚᱢᱚ ᱱᱚᱝᱠᱟ ᱦᱟᱸᱜ ᱢᱤᱫᱴᱮᱱ ᱦᱩᱭ ᱪᱟᱞᱟᱜ ᱠᱟᱱᱟ ᱥᱮ ᱥᱟᱯᱲᱟᱣ ᱦᱩᱭ ᱠᱟᱱᱟ ᱦᱟᱸᱜ ᱱᱚᱣᱟ ᱫᱚ ᱚᱱᱠᱟ ᱛᱤᱱᱟᱹᱜ ᱥᱮᱨᱢᱟ ᱦᱩᱭᱱᱟ ᱱᱚᱝᱠᱟ ᱛᱮᱫᱚ ᱵᱟᱝ ᱢᱮᱱ ᱜᱟᱱᱚᱜ ᱠᱟᱱᱟ ᱢᱮᱱᱠᱷᱟᱱ ᱡᱮᱴᱩᱠᱩᱴᱟ ᱫᱤᱥᱟᱹ ᱩᱭᱦᱟᱹᱨ ᱦᱩᱭᱩᱜ ᱠᱟᱱᱟ ᱛᱟᱛᱮ ᱢᱚᱴᱟᱢᱩᱴᱤ ᱯᱚᱸᱪᱤᱥ ᱛᱷᱮᱠᱮ ᱛᱤᱨᱤᱥ ᱥᱮᱨᱢᱟ ᱫᱚ ᱦᱩᱭᱱᱟ ᱱᱚᱝᱠᱟ ᱦᱩᱭ ᱦᱤᱡᱩᱜ ᱠᱟᱱᱟ ᱟᱪᱪᱷᱟ ᱩᱱᱟᱹᱜ ᱫᱤᱱ ᱠᱷᱚᱱ ᱦᱚᱸᱜᱼᱚᱭ ᱦᱟᱸᱜ ᱯᱚᱸᱪᱤᱥ ᱛᱷᱮᱠᱮ ᱛᱤᱨᱤᱥ ᱥᱮᱨᱢᱟ ᱦᱩᱭᱩᱜ ᱠᱟᱱᱟ ᱟᱫᱚ ᱦᱚᱸᱜᱼᱚᱭ ᱡᱮ ᱯᱨᱚᱛᱤ ᱵᱚᱪᱷᱚᱨ ᱜᱮ ᱦᱟᱸᱜ ᱱᱚᱣᱟ ᱥᱟᱯᱲᱟᱣ ᱦᱩᱭᱩᱜ ᱠᱟᱱᱟ ᱡᱮ ᱟᱵᱚ ᱱᱚᱣᱟ ᱵᱟᱹᱭᱥᱤ ᱯᱟᱦᱴᱟ ᱠᱷᱚᱱ ᱥᱮ ᱟᱹᱫᱤᱵᱟᱹᱥᱤ ᱥᱟᱶᱛᱟ ᱥᱮᱪᱮᱫ ᱞᱟᱠᱪᱟᱨ ᱥᱮᱢᱞᱮᱫ ᱠᱷᱚᱱ ᱡᱮ ᱫᱟᱸᱥᱟᱭ ᱫᱟᱬᱟᱭ ᱛᱚ ᱱᱚᱣᱟ ᱨᱮᱱᱟᱜ ᱡᱮ ᱢᱤᱫᱴᱮᱱ ᱩᱫᱽᱫᱮᱥᱥᱚ ᱪᱮᱫᱟᱜ ᱦᱟᱸᱜ ᱵᱚᱱ ᱱᱚᱝᱠᱟ ᱵᱚᱱ ᱠᱟᱹᱢᱤ ᱞᱟᱹᱜᱤᱫᱚᱜ ᱠᱟᱱᱟ ᱱᱚᱣᱟ ᱵᱟᱨᱮ ᱛᱮ ᱞᱟᱹᱭ ᱟᱵᱚᱱ ᱫᱟᱸᱥᱟᱭ
ᱢᱤᱫᱴᱮᱱ ᱱᱚᱣᱟ ᱫᱚ ᱟᱵᱚ ᱥᱚᱢᱟᱡᱽ ᱨᱮᱱᱟᱜ ᱥᱟᱱᱛᱟᱞ ᱥᱚᱢᱟᱡᱽ ᱨᱮᱱᱟᱜ ᱢᱤᱫᱴᱮᱱ ᱪᱮᱫ ᱵᱚ ᱢᱮᱛᱟᱜᱼᱟ ᱚᱝᱥᱚ ᱠᱟᱱᱟ ᱟᱨᱠᱤ ᱢᱤᱫᱴᱮᱱ ᱦᱤᱸᱥ ᱠᱟᱱᱟ ᱟᱵᱚ ᱥᱟᱶᱛᱟ ᱡᱮᱴᱟ ᱵᱮᱨᱮᱫ ᱨᱟᱠᱟᱵ ᱢᱮᱱᱟᱜ ᱠᱟᱫᱟ ᱥᱟᱱᱛᱟᱞ ᱥᱟᱶᱛᱟ ᱱᱚᱣᱟ ᱠᱚ ᱟᱭᱢᱟ ᱱᱚᱝᱠᱟᱱᱟᱜ ᱢᱤᱫᱴᱮᱱ ᱦᱤᱸᱥ ᱢᱮᱱᱟᱜ ᱛᱟᱵᱚᱱᱟ ᱱᱚᱣᱟ ᱞᱟᱠᱪᱟᱨ ᱦᱤᱸᱥ ᱱᱚᱣᱟ ᱞᱟᱠᱪᱟᱨ ᱦᱤᱸᱥ ᱵᱷᱤᱛᱨᱤ ᱨᱮ ᱢᱤᱫ ᱦᱤᱸᱥ ᱠᱟᱱᱟ ᱱᱚᱜᱼᱚ ᱱᱚᱣᱟ ᱫᱟᱸᱥᱟᱭ ᱢᱮᱱᱠᱷᱟᱱ ᱢᱤᱫ ᱚᱠᱛᱚ ᱨᱮ ᱧᱮᱞ ᱞᱮᱱᱟ ᱡᱮ ᱡᱚᱠᱷᱚᱱ ᱥᱟᱫᱷᱤᱱᱚᱛᱟ ᱯᱚᱨ ᱥᱮ ᱥᱟᱫᱷᱤᱱᱚᱛᱟ ᱞᱟᱦᱟ ᱠᱷᱚᱱ ᱜᱮ ᱱᱚᱣᱟ ᱫᱟᱸᱥᱟᱭ ᱫᱚ ᱜᱚᱴᱟ ᱟᱵᱚ ᱦᱚᱲ ᱴᱚᱴᱷᱟ ᱠᱚᱨᱮ ᱦᱩᱭ ᱦᱤᱡᱩᱜ ᱠᱟᱱ ᱛᱟᱦᱮᱱᱟ ᱮᱵᱚᱝ ᱥᱟᱫᱷᱤᱱᱚᱛᱟ ᱯᱚᱨ ᱦᱚᱸ ᱢᱚᱴᱟᱢᱩᱴᱤ ᱥᱟᱴ ᱛᱷᱮᱠᱮ ᱥᱳᱛᱛᱳᱨ ᱫᱚᱥᱚᱠ ᱦᱟᱹᱵᱤᱡ ᱱᱚᱣᱟ ᱠᱚᱫᱚ ᱜᱚᱴᱟ ᱴᱚᱞᱟ ᱯᱟᱲᱟ ᱜᱮ ᱪᱟᱞᱟᱣ ᱦᱤᱡᱩᱜ ᱠᱟᱱ ᱛᱟᱦᱮᱱᱟ ᱮᱵᱚᱝ ᱠᱚ ᱫᱟᱸᱥᱟᱭᱚᱜ ᱠᱟᱱ ᱛᱟᱦᱮᱱᱟ ᱠᱚ ᱫᱟᱸᱥᱟᱭ ᱠᱟᱛᱮᱫ ᱠᱚ ᱮᱯᱮᱥᱮᱫᱚᱜ ᱠᱟᱱ ᱛᱟᱦᱮᱱᱟ ᱡᱟᱦᱟᱸ ᱴᱚᱞᱟ ᱯᱟᱲᱟ ᱠᱚᱨᱮ ᱠᱚ ᱧᱟᱯᱟᱢ ᱠᱟᱱ ᱛᱟᱦᱮᱱᱟ ᱱᱚᱝᱠᱟ ᱧᱮᱞ ᱟᱠᱟᱱᱟ ᱡᱮ ᱚᱠᱚᱭ ᱪᱮᱞᱟ ᱚᱠᱟ ᱞᱮᱠᱟᱭ ᱪᱮᱫ ᱠᱟᱫᱟ ᱦᱟᱹᱱᱤᱴᱟᱝ ᱪᱮᱞᱟ ᱚᱠᱟ ᱞᱮᱠᱟᱭ ᱪᱮᱫ ᱠᱟᱫᱟ ᱱᱚᱝᱠᱟ ᱠᱚ ᱮᱯᱮᱥᱮᱫᱚᱜ ᱠᱟᱱ ᱛᱟᱦᱮᱱᱟ ᱢᱮᱱᱠᱷᱟᱱ ᱚᱱᱟ ᱢᱳᱴᱟᱢᱩᱴᱤ ᱚᱱᱟ ᱥᱟᱴᱮᱨ ᱫᱚᱥᱚᱠ ᱯᱚᱨ ᱠᱷᱚᱱ ᱥᱳᱛᱛᱚᱨ ᱫᱚᱥᱚᱠ ᱢᱩᱪᱟᱹᱫ ᱥᱮᱡ ᱠᱷᱚᱱ ᱧᱮᱞ ᱮᱱᱟ ᱡᱮ ᱟᱵᱚ ᱴᱚᱞᱟ ᱯᱟᱲᱟ ᱠᱷᱚᱱ ᱵᱟᱝ ᱫᱚ ᱟᱠᱟᱞ ᱛᱮ ᱵᱟᱝ ᱫᱚ ᱥᱟᱶᱟᱭ ᱛᱮ ᱱᱚᱣᱟ ᱫᱟᱸᱥᱟᱭ ᱫᱚ ᱢᱤᱫᱴᱮᱱ ᱢᱩᱦᱩᱨ ᱢᱮᱴᱟ ᱥᱮᱡ ᱪᱟᱞᱟᱣ ᱞᱮᱱᱟ ᱡᱮ ᱫᱟᱸᱥᱟᱭ ᱫᱚ ᱟᱨ ᱦᱚᱲ ᱵᱟᱠᱚ ᱫᱩᱲᱩᱵ ᱠᱟᱱ ᱛᱟᱦᱮᱱᱟ ᱵᱤᱵᱷᱤᱱᱱᱚ ᱡᱟᱭᱜᱟ ᱱᱟᱢᱟᱞ ᱫᱤᱥᱚᱢ ᱠᱟᱹᱢᱤ ᱠᱚ ᱪᱟᱞᱟᱜ ᱠᱟᱱ ᱛᱟᱦᱮᱱᱟ ᱚᱱᱟ ᱵᱤᱵᱷᱤᱱᱱᱚ ᱵᱟᱹᱜᱽᱲᱤ ᱱᱟᱠᱷᱟ ᱠᱚ ᱛᱩᱢᱟᱹᱞ ᱦᱟᱞᱟᱝ ᱠᱚ ᱪᱟᱞᱟᱜ ᱠᱟᱱ ᱛᱟᱦᱮᱱᱟ ᱱᱟᱞᱦᱟ ᱛᱩᱢᱟᱹᱞ ᱠᱚ ᱪᱟᱞᱟᱜ ᱠᱟᱱ ᱛᱟᱦᱮᱱᱟ ᱛᱮ ᱟᱨ ᱵᱟᱠᱚ ᱫᱟᱸᱥᱟᱭ ᱫᱟᱲᱮᱭᱟᱜ ᱠᱟᱱ ᱛᱟᱦᱮᱱᱟ ᱤᱱᱠᱟ ᱤᱱᱠᱟᱛᱮ ᱢᱚᱴᱟᱢᱩᱴᱤ ᱟᱵᱚ ᱥᱚᱢᱟᱡᱽ ᱠᱷᱚᱡ ᱫᱚ ᱱᱚᱣᱟ ᱫᱚ ᱢᱩᱦᱩᱨ ᱢᱮᱴᱟᱜ ᱥᱮᱡ ᱢᱤᱫᱴᱮᱱ ᱪᱟᱞᱟᱣ ᱞᱮᱱᱟ ᱩᱱ ᱚᱠᱛᱮ ᱜᱮ ᱱᱚᱣᱟ ᱟᱹᱫᱤᱵᱟᱹᱥᱤ ᱥᱟᱶᱛᱟ ᱞᱟᱦᱟᱱᱛᱤ ᱵᱟᱭᱥᱤ ᱩᱭᱦᱟᱹᱨ ᱞᱮᱫᱟ ᱡᱮ ᱱᱚᱜᱼᱚ ᱱᱚᱝᱠᱟᱱ ᱢᱤᱫᱴᱮᱱ ᱟᱵᱚ ᱥᱟᱶᱛᱟ ᱨᱮᱱᱟᱜ ᱢᱤᱫ ᱦᱤᱸᱥ ᱠᱟᱱᱟ ᱱᱚᱣᱟ ᱦᱤᱸᱥ ᱡᱩᱫᱤ ᱟᱵᱚ ᱵᱟᱵᱚ ᱨᱟᱹᱠᱷᱤ ᱡᱚᱜᱟᱣ ᱫᱟᱲᱮᱭᱟᱜ ᱠᱷᱟᱱ ᱱᱚᱣᱟ ᱦᱤᱸᱥ ᱡᱩᱫᱤ ᱟᱵᱚ ᱵᱟᱵᱚ ᱵᱟᱧᱪᱟᱣ ᱟᱹᱜᱩ ᱞᱮᱠᱷᱟᱱ ᱡᱟᱦᱟᱸ ᱞᱮᱠᱟᱛᱮ ᱵᱟᱵᱚ ᱢᱮᱫ ᱞᱩᱛᱩᱨᱟᱜ ᱠᱷᱟᱡ ᱚᱠᱚᱭ ᱠᱚ ᱛᱷᱚᱲᱟ ᱵᱚ ᱚᱞᱚᱜ ᱯᱟᱲᱦᱟᱜ ᱠᱟᱱᱟ ᱱᱩᱠᱩ ᱠᱚ ᱛᱟᱦᱚᱞᱮ ᱵᱚᱱ ᱧᱮᱞᱟ ᱢᱤᱫ ᱥᱚᱢᱚᱭ ᱨᱮ ᱟᱵᱚᱣᱟᱜ ᱥᱚᱢᱟᱡᱽ ᱠᱷᱚᱱ ᱱᱚᱣᱟᱴᱟᱝ ᱫᱚ ᱢᱩᱦᱩᱨ ᱢᱮᱴᱟᱜᱼᱟ ᱩᱱ ᱡᱚᱠᱷᱚᱱ ᱫᱚ ᱟᱵᱚ ᱡᱟᱦᱟᱸ ᱛᱤᱱᱟᱹᱜ ᱵᱚᱱ ᱦᱟᱭ ᱦᱟᱭ ᱮᱱ ᱨᱮᱦᱚᱸ ᱱᱚᱣᱟ ᱫᱚ ᱟᱨ ᱵᱟᱵᱚ ᱨᱩᱣᱟᱹᱲ ᱫᱟᱲᱮᱭᱟᱜᱼᱟ ᱠᱟᱨᱚᱱ ᱤᱛᱤ ᱢᱚᱫᱽᱫᱷᱮ ᱟᱵᱚ ᱱᱤᱛᱚᱝ ᱵᱚᱱ ᱧᱮᱞ ᱮᱫᱟ ᱡᱮ ᱱᱚᱜᱼᱚᱭ ᱪᱷᱟᱹᱯᱨᱤ ᱠᱚ ᱦᱮᱡ ᱮᱱᱟ ᱱᱤᱛᱚᱝ ᱱᱚᱜᱼᱚᱭ ᱰᱤᱡᱮ ᱰᱮᱱᱥ ᱠᱚ ᱦᱮᱡ ᱮᱱᱟ ᱱᱚᱜᱼᱚᱭ ᱱᱤᱛᱚᱝ ᱢᱳᱵᱟᱭᱤᱞ ᱥᱳᱥᱟᱞ ᱢᱤᱰᱤᱭᱟ ᱤᱛᱛᱟᱫᱤ ᱢᱟᱫᱽᱫᱷᱚᱢ ᱦᱮᱡ ᱮᱱᱟ ᱱᱚᱣᱟ ᱢᱟᱫᱽᱫᱷᱚᱢ ᱛᱟᱞᱟᱛᱮ ᱟᱵᱚᱣᱟᱜ ᱱᱚᱣᱟ ᱠᱚᱫᱚ ᱢᱤᱫᱴᱮᱱ ᱚᱠᱟ ᱴᱷᱮᱱ ᱪᱚ ᱪᱟᱯᱟᱲ ᱥᱮ ᱞᱮᱱ ᱨᱮ ᱢᱮᱱᱟᱜ ᱟᱠᱟᱫᱟ ᱞᱮᱱᱚᱜ ᱠᱟᱱᱟ ᱚᱱᱟ ᱠᱷᱟᱹᱛᱤᱨ ᱛᱮᱜᱮ ᱱᱚᱣᱟ ᱧᱮᱞ ᱞᱮᱫᱟ ᱡᱮ ᱡᱟᱛᱮ ᱱᱚᱝᱠᱟ ᱵᱟᱝ ᱞᱮᱱᱚᱜ ᱡᱟᱛᱮ ᱱᱚᱣᱟ ᱫᱚ ᱟᱵᱚᱣᱟᱜ ᱥᱚᱢᱟᱡᱽ ᱨᱮᱱᱟᱜ ᱢᱤᱫᱴᱮᱱ ᱦᱤᱸᱥ ᱠᱟᱱᱛᱮ ᱱᱚᱝᱠᱟ ᱜᱮ ᱡᱤᱭᱟᱹᱲ ᱡᱮᱱᱚ ᱛᱟᱭᱚᱢ ᱫᱟᱨᱟᱢ ᱦᱟᱹᱵᱤᱡ ᱛᱟᱦᱮᱱ ᱱᱚᱜᱼᱚ ᱱᱚᱣᱟ ᱠᱚ ᱩᱭᱦᱟᱹᱨ ᱵᱷᱟᱵᱽᱱᱟ ᱠᱟᱛᱮᱫ ᱜᱮ ᱩᱱᱠᱤᱱ ᱯᱟᱹᱦᱤᱞ ᱨᱮ ᱱᱚᱣᱟ ᱫᱚ ᱮᱯᱮᱥᱮᱫ ᱦᱟᱯᱟᱣᱨᱟᱣ ᱞᱮᱠᱟᱛᱮ ᱯᱟᱹᱦᱤᱞ ᱠᱤᱱ ᱠᱚᱨᱟᱣ ᱞᱮᱫᱟ ᱤᱱᱟᱹ ᱯᱚᱨ ᱱᱚᱜᱼᱚᱭ ᱱᱮᱛᱟᱨ ᱫᱚ ᱟᱵᱟᱨ ᱱᱚᱜᱼᱚᱭ ᱫᱟᱸᱥᱟᱭ ᱥᱟᱸᱜᱷᱟᱨ ᱢᱮᱱᱛᱮ ᱦᱚᱸ ᱱᱚᱜᱼᱚ ᱱᱚᱝᱠᱟᱛᱮ ᱩᱯᱟᱹᱪᱷᱟᱹᱱ ᱦᱩᱭ ᱠᱟᱱᱟ ᱵᱟᱹᱭ ᱵᱟᱹᱭᱛᱮ ᱱᱚᱣᱟ ᱟᱹᱨᱩ ᱯᱷᱮᱨᱟᱣ ᱦᱩᱭᱩᱜ ᱠᱟᱱᱟ ᱢᱤᱫᱴᱮᱱ ᱚᱱᱟ ᱨᱮᱱᱟᱜ ᱪᱮᱫ ᱠᱚ ᱢᱮᱛᱟᱜ ᱠᱟᱱᱟ ᱡᱮᱴᱟ ᱠᱟᱴᱷᱟᱢᱳ ᱟᱨᱠᱤ ᱪᱮᱫ ᱵᱷᱟᱵᱮ ᱛᱮ ᱪᱟᱞᱟᱜᱼᱟ ᱵᱟᱹᱭ ᱵᱟᱹᱭ ᱛᱮ ᱟᱹᱨᱩ ᱯᱷᱮᱨᱟᱜ ᱠᱟᱱᱟ ᱟᱫᱚ ᱥᱚᱢᱟᱡᱽ ᱥᱚᱝᱜᱮ ᱵᱟ ᱥᱟᱶᱛᱟ ᱥᱚᱝᱜᱮ ᱡᱩᱜᱽ ᱥᱚᱝᱜᱮ ᱟᱹᱨᱩ ᱯᱷᱮᱨᱟᱣ ᱠᱟᱛᱮ ᱱᱚᱜᱼᱚᱭ ᱱᱤᱛᱳᱝ ᱫᱚ ᱱᱚᱣᱟ ᱫᱟᱸᱥᱟᱭ ᱥᱟᱸᱜᱷᱟᱨ ᱨᱮ ᱱᱚᱣᱟ ᱦᱮᱡ ᱠᱟᱱᱟ ᱢᱤᱫ ᱥᱚᱢᱚᱭ ᱫᱚ ᱮᱯᱮ ᱥᱮᱫ ᱦᱮᱯᱨᱟᱣ ᱦᱩᱭᱩᱜ ᱠᱟᱱ ᱛᱟᱦᱮᱱᱟ ᱚᱱᱟ ᱛᱮᱦᱚᱸ ᱠᱤᱪᱷᱩᱴᱟ ᱥᱚᱢᱚᱥᱥᱟ ᱛᱮᱭᱟᱨ ᱞᱮᱱᱟ ᱠᱤᱪᱷᱩ ᱪᱮᱞᱟ ᱠᱚᱴᱟ ᱠᱚᱲᱟ ᱠᱚᱴᱷᱮᱱ ᱠᱤᱪᱷᱩ ᱜᱩᱨᱩ ᱜᱚᱝᱠᱮ ᱠᱚᱴᱷᱮᱱ ᱛᱟᱨᱯᱚᱨᱮ ᱱᱚᱣᱟ ᱫᱚ ᱥᱟᱸᱜᱷᱟᱨ ᱞᱮᱠᱟ ᱠᱟᱛᱮ ᱱᱤᱛᱚᱝ ᱫᱚ ᱱᱚᱜᱼᱚᱭ ᱢᱮᱱᱟᱜ ᱠᱟᱫᱟ ᱱᱤᱝᱠᱟ ᱠᱟᱛᱮᱫ ᱵᱤᱥᱮᱥ ᱠᱟᱭᱛᱮ ᱱᱚᱣᱟ ᱫᱚ ᱢᱩᱨᱥᱤᱫᱟᱵᱟᱫᱽ ᱨᱮᱜᱮ ᱱᱤᱛ ᱦᱟᱹᱵᱤᱡ ᱛᱮ ᱢᱮᱱᱟᱜ ᱠᱟᱫᱟ ᱱᱤᱭᱟᱹ ᱪᱷᱟᱲᱟ ᱯᱟᱥᱟᱯᱟᱥᱤ ᱵᱤᱨᱵᱷᱩᱢ ᱡᱮᱞᱟ ᱮᱵᱚᱝ ᱢᱟᱞᱫᱟ ᱡᱮᱞᱟ ᱵᱚᱨᱫᱷᱚᱢᱟᱱ ᱡᱮᱞᱟ ᱱᱚᱫᱤᱭᱟ ᱠᱚᱨᱮ ᱦᱚᱸ ᱱᱚᱣᱟ ᱨᱮᱱᱟᱜ ᱠᱤᱪᱷᱩ ᱯᱟᱯᱟᱥ ᱥᱮᱱᱚᱜ ᱠᱟᱱᱟ ᱪᱟᱞᱟᱜ ᱠᱟᱱᱟ ᱡᱮ ᱫᱟᱸᱥᱟᱭ ᱫᱚ ᱟᱵᱚ ᱨᱩᱠᱷᱤᱭᱟᱹ ᱡᱚᱜᱟᱣ ᱦᱩᱭᱩᱜ ᱛᱟᱵᱚᱱᱟ ᱡᱮᱦᱮᱛᱩ ᱵᱟᱝ ᱫᱚ ᱨᱮᱸᱜᱮᱡ ᱛᱮ ᱵᱟᱝ ᱫᱚ ᱨᱟᱵᱟᱝ ᱛᱮ ᱠᱤᱪᱷᱩ ᱫᱟᱸᱥᱟᱭ ᱠᱚᱲᱟ ᱠᱚ ᱱᱚᱜᱼᱚᱭ ᱠᱚ ᱥᱚᱦᱚᱨ ᱢᱩᱠᱷᱤ ᱞᱮᱱᱟ ᱠᱚ ᱵᱟᱡᱟᱨ ᱢᱩᱠᱷᱤ ᱞᱮᱱᱟ ᱠᱚ ᱵᱟᱡᱟᱨ ᱥᱮᱫ ᱨᱮ ᱱᱚᱜᱼᱚᱭ ᱠᱚ ᱠᱚᱭᱮᱫ ᱛᱟᱦᱮᱱᱟᱠᱚ ᱤᱭᱟᱹᱭᱮᱫ ᱠᱟᱱ ᱛᱟᱦᱮᱱᱟᱠᱚ ᱮᱱᱮᱡ ᱠᱟᱱ ᱛᱟᱦᱮᱱᱟᱠᱚ ᱚᱸᱰᱮ ᱫᱚ ᱵᱟᱝ ᱫᱤᱠᱩ ᱠᱚ ᱵᱩᱡᱷᱟᱹᱣᱮᱫ ᱠᱟᱱ ᱵᱟᱝ ᱫᱚ ᱦᱚᱲ ᱠᱚ ᱵᱩᱡᱷᱟᱹᱣᱮᱫ ᱠᱟᱱ ᱢᱮᱱᱠᱷᱟᱱ ᱠᱚ ᱪᱟᱞᱟᱜ ᱠᱟᱱ ᱛᱟᱦᱮᱱᱟᱠᱚ ᱟᱹᱛᱩ ᱴᱚᱞᱟ ᱯᱟᱲᱟ ᱨᱮᱫᱚ ᱱᱚᱝᱠᱟ ᱛᱮᱫᱚ ᱵᱟᱠᱚ ᱫᱟᱸᱥᱟᱭᱚᱜ ᱠᱟᱱ ᱛᱟᱦᱮᱱᱟ ᱟᱨ ᱫᱟᱸᱥᱟᱭ ᱨᱮᱱᱟᱜ ᱡᱮᱴᱟ ᱢᱩᱞ ᱩᱫᱽᱫᱮᱥᱥᱚ ᱡᱮᱴᱟ ᱦᱤᱸᱥ ᱥᱮᱴᱟ ᱫᱚ ᱱᱤᱛ ᱦᱟᱹᱵᱤᱡ ᱛᱮ ᱵᱟᱝ ᱪᱟᱞᱟᱜ ᱠᱟᱱᱟ ᱱᱚᱣᱟ ᱫᱚ ᱪᱮᱥᱴᱟ ᱦᱩᱭᱩᱜ ᱠᱟᱱᱟ ᱡᱟᱛᱮ ᱴᱷᱤᱠ ᱥᱟᱺᱦᱤᱡ ᱛᱮ ᱦᱩᱭᱩᱜ ᱡᱮᱴᱟ ᱨᱳᱦᱱᱤ ᱵᱟᱛᱟᱨ ᱠᱷᱚᱱ ᱫᱟᱸᱥᱟᱭ ᱫᱩᱲᱩᱵ ᱜᱩᱨᱩ ᱵᱟᱵᱟᱣᱟᱜ ᱟᱠᱷᱲᱟ ᱨᱮ ᱟᱠᱷᱲᱟ ᱨᱮ ᱫᱩᱲᱩᱵ ᱠᱟᱛᱮᱫ ᱡᱮ ᱢᱟᱱᱛᱟᱨ ᱡᱷᱟᱹᱨᱱᱤ ᱚᱠᱟ ᱠᱚ ᱢᱮᱱᱟᱜ ᱟᱠᱟᱫ ᱱᱚᱜᱼᱚᱭ ᱮᱱᱮᱡ ᱥᱮᱨᱮᱧ ᱫᱩᱨᱟᱹᱝ ᱠᱚ ᱱᱚᱣᱟ ᱠᱚ ᱢᱮᱱᱟᱜ ᱟᱠᱟᱫ ᱱᱚᱣᱟ ᱠᱚ ᱪᱮᱬᱮ ᱠᱚᱲᱟ ᱵᱷᱤᱛᱨᱤ ᱨᱮ ᱪᱮᱫ ᱟᱨᱠᱤ ᱱᱚᱣᱟ ᱠᱚ ᱥᱮᱬᱟ ᱟᱠᱚ ᱥᱮᱬᱟ ᱠᱟᱛᱮ ᱱᱩᱠᱩ ᱟᱨᱦᱚᱸ ᱱᱚᱝᱠᱟ ᱜᱮ ᱟᱠᱷᱲᱟ ᱠᱚ ᱠᱷᱩᱞᱟᱹᱣ ᱫᱟᱲᱮᱜ ᱱᱚᱝᱠᱟ ᱜᱮ ᱟᱨᱦᱚᱸ ᱢᱤᱫ ᱜᱚᱴᱮᱱ ᱠᱟᱛᱮ ᱜᱩᱨᱩ ᱵᱟᱵᱟ ᱠᱚ ᱵᱮᱱᱟᱜ ᱪᱮᱞᱟ ᱠᱷᱚᱱ ᱯᱟᱨ ᱪᱮᱞᱟ ᱦᱮᱰ ᱪᱮᱞᱟ ᱠᱷᱚᱱ ᱜᱩᱨᱩ ᱵᱟᱵᱟ ᱠᱚ ᱵᱮᱱᱟᱜ ᱱᱚᱣᱟ ᱠᱚ ᱨᱮᱱᱟᱜ ᱡᱮ ᱢᱤᱫᱴᱮᱱ ᱯᱨᱚᱠᱨᱤᱭᱟ ᱢᱮᱱᱟᱜ ᱟᱠᱟᱫ ᱡᱮᱴᱟ ᱨᱤᱫᱚᱢ ᱢᱮᱱᱟᱜ ᱟᱠᱟᱫ ᱱᱚᱜᱼᱚ ᱱᱚᱣᱟ ᱨᱤᱫᱚᱢ ᱫᱚ ᱚᱠᱟ ᱴᱷᱮᱱ ᱪᱚ ᱱᱤᱛᱚᱝ ᱦᱳᱭᱛᱳ ᱠᱟᱹᱢᱤ ᱠᱟᱹᱥᱱᱤ ᱡᱟᱞᱟ ᱨᱮ ᱠᱤᱢᱵᱟ ᱱᱚᱜᱼᱚ ᱱᱚᱣᱟ ᱟᱞᱴᱨᱟ ᱢᱚᱰᱟᱨᱱ ᱡᱮᱴᱟ ᱠᱚ ᱢᱮᱛᱟᱜ ᱠᱟᱱᱟ ᱟᱫᱷᱩᱱᱤᱠᱚᱛᱟ ᱵᱷᱤᱛᱛᱤ ᱨᱮ ᱛᱮᱦᱮᱧ ᱫᱚ ᱦᱳᱭᱛᱳ ᱚᱠᱟ ᱴᱷᱮᱱ ᱪᱚ ᱞᱮᱱ ᱛᱟᱭᱚᱢᱚᱜ ᱠᱟᱱᱟ ᱮᱵᱚᱝ ᱦᱚᱲ ᱦᱳᱭᱛᱳ ᱚᱛᱛᱟᱫᱷᱩᱱᱤᱠᱚᱜ ᱠᱟᱱ ᱛᱮᱵᱚ ᱞᱮᱱ ᱛᱟᱭᱚᱢᱚᱜ ᱠᱟᱱᱟ ᱟᱨ ᱱᱚᱜᱼᱚᱭ ᱥᱳᱥᱟᱞ ᱢᱤᱰᱤᱭᱟ ᱠᱚ ᱟᱨᱦᱚᱸ ᱱᱚᱜᱼᱚᱭ ᱟᱹᱰᱤ ᱟᱸᱴ ᱞᱟᱦᱟ ᱪᱟᱞᱟᱣ ᱟᱠᱟᱱ ᱛᱮ ᱦᱳᱭᱛᱳ ᱵᱚ ᱞᱮᱱ ᱛᱟᱭᱚᱢᱚᱜ ᱠᱟᱱᱟ ᱟᱫᱚ ᱱᱚᱣᱟ ᱠᱚ ᱡᱟᱛᱮ ᱴᱷᱤᱠ ᱥᱟᱺᱦᱤᱡ ᱛᱮ ᱴᱤᱠᱟᱹᱣ ᱛᱟᱦᱮᱱ ᱵᱟᱝ ᱞᱮᱱ ᱛᱟᱭᱚᱢᱚᱜ ᱡᱮ ᱩᱱᱠᱩ ᱚᱱᱠᱟ ᱡᱟᱛᱮ ᱜᱩᱨᱩ ᱟᱠᱷᱲᱟ ᱨᱮ ᱡᱚᱛᱚ ᱦᱚᱲ ᱵᱚ ᱤᱫᱤ ᱫᱟᱲᱮᱭᱟᱠᱚ ᱜᱩᱨᱩ ᱟᱠᱷᱲᱟ ᱨᱮᱫᱚ ᱠᱷᱟᱹᱞᱤ ᱡᱮ ᱱᱚᱜᱼᱚᱭ ᱨᱟᱱ ᱨᱮᱦᱮᱫ ᱩᱱᱠᱩ ᱪᱤᱞᱤ ᱡᱤᱞᱤᱧ ᱦᱚᱲ ᱠᱚ ᱵᱟᱡᱟᱣ ᱞᱮᱠᱚ ᱠᱷᱟᱱ ᱠᱟᱹᱴᱩᱵ ᱛᱮᱠᱚ ᱵᱟᱡᱟᱣ ᱞᱮᱠᱚ ᱠᱷᱟᱱ ᱥᱱᱮᱠ ᱵᱟᱭᱤᱴ ᱡᱮ ᱠᱚ ᱢᱮᱛᱟᱜ ᱠᱟᱱᱟ ᱱᱚᱝᱠᱟᱱᱟᱜ ᱚᱱᱟ ᱢᱚᱛᱚ ᱜᱮ ᱱᱚᱰᱮ ᱫᱚ ᱵᱤᱱᱛᱤ ᱵᱟᱸᱠᱷᱮᱲᱚᱜᱼᱟ ᱱᱚᱣᱟ ᱫᱚ ᱵᱟᱝ ᱱᱮᱛᱟᱨ ᱫᱚ ᱦᱳᱭᱛᱳ ᱨᱟᱱ ᱢᱩᱨᱜᱟᱹᱱ ᱨᱮᱱᱟᱜ ᱟᱹᱛᱩ ᱯᱟᱲᱟ ᱴᱚᱞᱟ ᱚᱲᱟᱜ ᱫᱩᱣᱟᱹᱨ ᱠᱚᱨᱮ ᱥᱮᱴᱮᱨ ᱟᱠᱟᱱ ᱛᱟᱵᱚᱱᱟ ᱥᱱᱮᱠ ᱵᱟᱭᱤᱴ ᱵᱟᱠᱷᱨᱟ ᱦᱚᱸ ᱮᱱᱴᱤᱵᱷᱤᱱᱟᱥ ᱥᱤᱨᱟᱢ ᱠᱚ ᱛᱮᱭᱟᱨ ᱟᱠᱟᱱ ᱨᱮᱦᱚᱸ ᱦᱳᱭᱛᱳ ᱱᱚᱣᱟ ᱫᱚ ᱵᱟᱠᱚ ᱢᱮᱛᱟᱜ ᱠᱟᱱ ᱢᱮᱱ ᱫᱟᱠᱚ ᱡᱮ ᱟᱹᱰᱤ ᱯᱩᱨᱟᱱᱳ ᱯᱚᱫᱽᱫᱷᱚᱛᱤ ᱠᱟᱱᱟ ᱠᱩᱥᱚᱝᱥᱠᱟᱨ ᱠᱟᱱᱟ ᱢᱮᱱᱠᱷᱟᱱ ᱟᱵᱚ ᱵᱷᱤᱛᱤᱨ ᱨᱮ ᱛᱟᱦᱮᱸ ᱠᱟᱱᱟ ᱢᱮᱱᱠᱷᱟᱱ ᱚᱱᱟ ᱠᱚ ᱵᱟᱵᱚ ᱠᱚᱨᱟᱣᱮᱫ ᱨᱮᱦᱚᱸ ᱦᱳᱥᱴᱮᱞ ᱵᱚᱱ ᱤᱫᱤᱭᱮᱫ ᱠᱚ ᱨᱮᱦᱚᱸ ᱠᱤᱱᱛᱩ ᱟᱵᱚ ᱵᱚᱱ ᱫᱩᱲᱩᱵ ᱞᱮᱱᱠᱷᱟᱱ ᱟᱵᱚ ᱨᱮᱱ ᱡᱮ ᱯᱚᱯᱚᱝᱲᱟ ᱠᱚ ᱟᱵᱚ ᱨᱮᱱ ᱡᱮ ᱜᱤᱫᱽᱨᱟᱹ ᱯᱤᱫᱽᱨᱟᱹ ᱠᱚ ᱱᱚᱣᱟ ᱟᱠᱷᱲᱟ ᱵᱷᱤᱛᱨᱤ ᱨᱮ ᱟᱨᱦᱚᱸ ᱛᱚ ᱱᱚᱝᱠᱟᱱᱟᱜ ᱟᱵᱚᱣᱟᱜ ᱥᱚᱢᱟᱡᱽ ᱨᱮᱱᱟᱜ ᱡᱮ ᱚᱝᱥᱚ ᱢᱮᱱᱟᱜ ᱠᱟᱫᱟ ᱡᱮᱴᱟ ᱟᱨᱠᱤ ᱢᱳᱦᱚᱨ ᱢᱮᱴᱟᱜ ᱠᱟᱱ ᱛᱟᱵᱚᱱᱟ ᱡᱮ ᱚᱝᱥᱚ ᱢᱮᱱᱟᱜᱼᱟ ᱡᱮᱴᱟ ᱟᱨᱠᱤ ᱛᱮᱦᱤᱧ ᱟᱵᱚ ᱛᱟᱞᱟ ᱠᱷᱚᱱ ᱟᱫᱚᱜ ᱠᱟᱱᱟ ᱱᱚᱜᱼᱚ ᱱᱚᱣᱟ ᱠᱚ ᱵᱟᱠᱷᱨᱟ ᱦᱚᱸ ᱱᱚᱣᱟ ᱟᱠᱷᱲᱟ ᱨᱮ ᱟᱵᱚ ᱫᱚᱵᱚ ᱟᱞᱳᱪᱚᱱᱟ ᱫᱟᱲᱮᱭᱟᱜᱼᱟ ᱥᱮᱨᱮᱧ ᱫᱩᱨᱟᱹᱝ ᱛᱟᱞᱟ ᱛᱮᱵᱚ ᱫᱟᱲᱮ ᱥᱮ ᱫᱚᱦᱚ ᱫᱟᱲᱮᱭᱟᱜᱼᱟ ᱵᱚ ᱱᱚᱜᱼᱚ ᱱᱚᱣᱟ ᱠᱚ ᱫᱷᱚᱨᱚ ᱤᱧ ᱫᱩᱧ ᱢᱚᱱᱮᱭᱮᱫᱟ ᱱᱩᱠᱩ ᱜᱩᱨᱩ ᱵᱟᱵᱟ ᱠᱚᱴᱷᱮᱱ ᱱᱚᱣᱟ ᱜᱮ ᱟᱞᱮ ᱩᱭᱦᱟᱹᱨ ᱩᱯᱟᱹᱭ ᱞᱮ ᱫᱚᱦᱚᱭᱮᱫᱟ ᱡᱮ ᱟᱯᱮ ᱱᱩᱠᱩ ᱪᱮᱞᱟ ᱠᱚᱲᱟ ᱠᱚᱴᱷᱮᱱ ᱱᱚᱜᱼᱚ ᱱᱚᱣᱟ ᱡᱤᱱᱤᱥ ᱛᱮᱦᱮᱧ ᱫᱚ ᱟᱯᱮ ᱫᱚ ᱥᱟᱵ ᱨᱟᱠᱟᱵ ᱯᱮ ᱡᱮᱴᱟ ᱱᱮᱛᱟᱨᱟᱜ ᱡᱮᱜᱩᱞᱳ ᱪᱟᱞᱟᱜ ᱠᱟᱱ ᱛᱮᱦᱮᱧ ᱟᱵᱚ ᱨᱮᱱ ᱠᱚᱲᱟ ᱠᱚ ᱟᱵᱚᱣᱟᱜ ᱥᱚᱥᱠᱨᱤᱛᱤ ᱵᱤᱢᱩᱠᱛᱟᱱ ᱠᱚ ᱟᱵᱚᱣᱟᱜ ᱥᱚᱢᱟᱡᱽ ᱵᱤᱢᱩᱠ ᱠᱟᱱ ᱠᱚ ᱟᱵᱚᱣᱟᱜ ᱥᱟᱶᱛᱟ ᱵᱤᱢᱩᱠ ᱠᱟᱱ ᱠᱚ ᱟᱵᱚᱣᱟᱜ ᱥᱟᱶᱛᱟ ᱵᱷᱤᱛᱨᱤ ᱨᱮ ᱱᱚᱜᱼᱚᱭ ᱰᱤᱡᱮ ᱰᱮᱱᱥ ᱛᱟᱨᱯᱚᱨᱮ ᱪᱷᱟᱹᱯᱨᱤ ᱰᱮᱱᱥ ᱥᱮ ᱱᱚᱜᱼᱚᱭ ᱟᱞᱴᱨᱟ ᱢᱚᱰᱟᱨᱱ ᱚᱛᱛᱟᱫᱷᱩᱱᱤᱠ ᱱᱚᱜᱼᱚᱭ ᱥᱮᱨᱮᱧ ᱫᱩᱨᱟᱹᱝ ᱠᱚ ᱟᱵᱚᱣᱟᱜ ᱡᱮ ᱟᱹᱫᱤ ᱨᱮᱱᱟᱜ ᱚᱠᱟ ᱨᱟᱦᱟ ᱨᱟᱹᱲ ᱛᱮᱦᱮᱧ ᱱᱚᱣᱟ ᱠᱚ ᱵᱤᱠᱨᱤᱛᱮᱜ ᱠᱟᱱ ᱢᱤᱫ ᱨᱚᱠᱚᱢ ᱟᱨᱦᱚᱸ ᱮᱴᱟᱜ ᱨᱟᱦᱟ ᱠᱚ ᱥᱚᱜᱮᱭᱟᱜ ᱠᱟᱱ ᱱᱚᱜᱼᱚ ᱱᱚᱣᱟ ᱠᱚ ᱵᱤᱨᱩᱫᱽ ᱨᱮ ᱠᱤᱱᱛᱩ ᱱᱩᱠᱩ ᱠᱚ ᱜᱤᱫᱽᱨᱟᱹ ᱠᱚᱜᱮ ᱟᱵᱚ ᱟᱵᱚᱨᱮᱱ ᱜᱩᱨᱩ ᱵᱟᱵᱟ ᱠᱚᱜᱮ ᱱᱚᱣᱟ ᱠᱚ ᱥᱮᱬᱟᱭ ᱦᱩᱭᱩᱜ ᱛᱟᱠᱚᱣᱟ ᱥᱮᱬᱟ ᱠᱟᱛᱮᱫ ᱱᱚᱣᱟ ᱠᱚ ᱪᱤᱠᱟᱹᱛᱮ ᱵᱚ ᱴᱷᱤᱠ ᱥᱟᱺᱦᱤᱡ ᱛᱮ ᱟᱵᱚᱣᱟᱜ ᱚᱠᱟ ᱨᱟᱫᱟ ᱛᱮ ᱪᱟᱞᱟᱜ ᱨᱮᱱᱟᱜ ᱠᱟᱛᱷᱟ ᱱᱚᱝᱠᱟᱱ ᱨᱟᱫᱟ ᱛᱮᱵᱚ ᱤᱫᱤ ᱫᱟᱲᱮᱭᱟᱜ ᱱᱚᱜᱼᱚ ᱱᱚᱣᱟ ᱠᱚ ᱩᱭᱦᱟᱹᱨ ᱵᱷᱟᱵᱽᱱᱟ ᱠᱟᱛᱮᱫ ᱡᱩᱫᱤ ᱱᱩᱠᱩ ᱟᱵᱚ ᱨᱮᱱ ᱥᱚᱢᱟᱡᱽ ᱨᱮᱱ ᱜᱤᱫᱟᱹᱨ ᱯᱤᱫᱟᱹᱨ ᱠᱚ ᱫᱩᱲᱩᱵ ᱫᱚᱦᱚ ᱫᱟᱲᱮ ᱟᱠᱚ ᱠᱷᱟᱱ ᱮᱱᱛᱮᱫ ᱠᱚ ᱪᱮᱫ ᱠᱚ ᱢᱮᱱᱟ ᱟᱠᱷᱲᱟ ᱨᱮᱠᱚ ᱟᱹᱜᱩ ᱫᱟᱲᱮ ᱟᱠᱚ ᱠᱷᱟᱱ ᱟᱹᱰᱤ ᱟᱸᱴ ᱜᱮ ᱵᱷᱟᱹᱜᱤ ᱠᱚᱜᱼᱟ ᱱᱤᱭᱟᱹ ᱪᱷᱟᱰᱟ ᱦᱚᱸ ᱡᱮᱴᱟ ᱧᱮᱞᱚᱜ ᱠᱟᱱ ᱛᱟᱦᱮᱱᱟ ᱢᱤᱫ ᱚᱠᱛᱚ ᱨᱮ ᱡᱮ ᱟᱵᱚ ᱥᱟᱶᱛᱟ ᱠᱷᱚᱱ ᱜᱮ ᱚᱱᱮ ᱚᱱᱠᱟ ᱦᱟᱴ ᱵᱟᱡᱟᱨ ᱠᱚᱨᱮ ᱠᱚᱠᱚᱭ ᱠᱚᱠᱚᱭ ᱛᱮ ᱫᱷᱚᱨᱚ ᱩᱱᱠᱩ ᱫᱤᱠᱩ ᱫᱩᱣᱟᱹᱨ ᱠᱚᱨᱮ ᱦᱚᱸᱠᱚ ᱠᱚᱭ ᱵᱟᱲᱟᱭᱮᱫ ᱛᱟᱦᱮᱱᱟ ᱢᱟᱨᱦᱟ ᱫᱩᱣᱟᱹᱨ ᱠᱚᱨᱮ ᱠᱚ ᱠᱚᱭ ᱵᱟᱲᱟᱭᱮᱫ ᱛᱟᱦᱮᱱᱟ ᱠᱷᱟᱹᱡᱟᱹᱲᱤ ᱠᱚᱠᱚ ᱠᱚᱭ ᱵᱟᱲᱟᱭᱮᱫ ᱛᱟᱦᱮᱱᱟ ᱞᱟᱹᱰᱩ ᱠᱚᱠᱚ ᱠᱚᱭ ᱵᱟᱲᱟᱭᱮᱫ ᱛᱟᱦᱮᱱᱟ ᱢᱮᱱᱠᱷᱟᱱ ᱛᱮᱦᱮᱧ ᱱᱚᱣᱟ ᱠᱚ ᱠᱷᱚᱡ ᱯᱨᱚᱪᱟᱨ ᱯᱨᱚᱪᱟᱨ ᱛᱮ ᱛᱮᱦᱮᱧ ᱫᱚ ᱢᱮᱱ ᱠᱟᱜ ᱠᱚᱣᱟ ᱵᱟᱝ ᱫᱮᱵᱤ ᱫᱚ ᱟᱵᱚᱣᱟᱜ ᱫᱚ ᱵᱟᱝ ᱠᱟᱱᱟ ᱫᱮᱵᱤ ᱫᱚ ᱟᱵᱚᱣᱟᱜ ᱥᱟᱶᱛᱟ ᱨᱮᱫᱚ ᱵᱟᱹᱱᱩᱜ ᱠᱟᱫᱟ ᱚᱛᱚᱭᱮᱵ ᱚᱸᱰᱮ ᱠᱚᱭ ᱡᱚᱝ ᱵᱟ ᱤᱭᱟᱹ ᱡᱚᱝ ᱫᱚ ᱵᱟᱝ ᱪᱟᱞᱟᱜ ᱦᱩᱭᱩᱜᱼᱟ ᱛᱮᱦᱮᱧ ᱫᱚ ᱠᱷᱟᱹᱡᱟᱹᱲᱤ ᱞᱟᱹᱰᱩ ᱠᱚᱫᱚ ᱵᱤᱵᱷᱤᱱᱱᱚ ᱡᱟᱭᱜᱟ ᱠᱷᱚᱱ ᱵᱚᱱ ᱧᱟᱢᱟ ᱱᱚᱜᱼᱚ ᱱᱚᱣᱟ ᱠᱚ ᱡᱤᱱᱤᱥ ᱡᱩᱫᱤ ᱱᱚᱣᱟ ᱠᱚ ᱵᱤᱥᱚᱭ ᱡᱩᱫᱤ ᱱᱚᱣᱟ ᱠᱚ ᱵᱷᱤᱛᱨᱤ ᱨᱮᱵᱚᱱ ᱟᱞᱳᱪᱚᱱᱟᱭ ᱛᱟᱦᱚᱞᱮ ᱟᱹᱰᱤ ᱟᱸᱴ ᱜᱮ ᱵᱷᱟᱹᱜᱤᱜᱼᱟ ᱥᱟᱶᱛᱟ ᱟᱨᱦᱚᱸ ᱞᱟᱦᱟᱜ ᱛᱟᱵᱚᱱᱟ ᱢᱮᱱᱛᱮ ᱤᱧ ᱢᱚᱱᱮᱭᱟ ᱟᱪᱪᱷᱟ ᱟᱭᱢᱟ ᱟᱭᱢᱟ ᱥᱟᱨᱦᱟᱣ ᱢᱟᱱᱚᱛᱟᱱ ᱥᱳᱱᱟ ᱦᱮᱢᱵᱨᱚᱢ ᱜᱚᱢᱠᱮ ᱟᱹᱰᱤᱜᱟᱱ ᱫᱟᱢᱟᱱ ᱠᱟᱛᱷᱟᱭ ᱞᱟᱹᱭ ᱟᱸᱡᱚᱢᱟᱜ ᱵᱚᱱᱟ ᱱᱚᱣᱟ ᱟᱵᱚᱣᱟᱜ ᱫᱟᱸᱥᱟᱭ ᱵᱟᱨᱮᱛᱮ ᱚᱲᱮᱡ ᱚᱲᱯᱟᱜ ᱛᱤᱥ ᱠᱷᱚᱱᱟᱜ ᱦᱟᱸᱜ ᱱᱚᱣᱟ ᱫᱟᱸᱥᱟᱭ ᱱᱚᱣᱟ ᱢᱩᱨᱥᱤᱫᱟᱵᱟᱫᱽ ᱡᱮᱞᱟ ᱨᱮ ᱟᱹᱫᱤᱵᱟᱹᱥᱤ ᱥᱟᱶᱛᱟ ᱥᱮᱪᱮᱫ ᱞᱟᱠᱪᱟᱨ ᱥᱮᱢᱞᱮᱫ ᱥᱮ ᱟᱹᱫᱤᱵᱟᱹᱥᱤ ᱥᱟᱶᱛᱟ ᱞᱟᱦᱟᱱᱛᱤ ᱵᱟᱹᱭᱥᱤ ᱮᱛᱚᱦᱚᱵ ᱞᱮᱫᱟ ᱱᱚᱣᱟ ᱵᱟᱨᱮᱛᱮ ᱚᱲᱮᱡ ᱚᱲᱯᱟᱜ ᱮ ᱞᱟᱹᱭ ᱟᱸᱡᱚᱢᱟᱜ ᱵᱚᱱᱟ ᱢᱟ ᱮᱱᱠᱷᱟᱱ ᱥᱟᱱᱟᱢ ᱠᱚᱜᱮ ᱡᱚᱦᱟᱨ ᱦᱮᱸ ᱡᱚᱦᱟᱨ ᱜᱮ ᱡᱚᱦᱟᱨ ᱜᱮ